ᱚᱱᱟᱜᱮ ᱥᱟᱱᱟᱢ ᱢᱟᱹᱯᱟᱹᱧᱡᱤ ᱠᱚᱧ ᱪᱤᱨᱜᱟᱹᱞ ᱯᱮ ᱛᱟᱵᱚᱱᱟ ᱚᱞᱚᱜ ᱠᱚᱲᱟ ᱠᱚᱧ ᱪᱤᱨᱜᱟᱹᱞ ᱠᱚ ᱛᱟᱵᱚᱱᱟ ᱟᱨ ᱵᱟᱝ ᱡᱟᱦᱟᱸ ᱡᱩᱣᱟᱹᱱ ᱠᱚᱲᱟ ᱠᱚᱧ ᱪᱤᱨᱜᱟᱹᱞ ᱠᱚᱣᱟ ᱵᱟᱝ ᱟᱹᱛᱩ ᱫᱤᱥᱚᱢ ᱨᱮ ᱡᱟᱦᱟᱸ ᱜᱚᱜᱚ ᱛᱟᱠᱚ ᱢᱮᱱᱟᱜ ᱠᱚᱣᱟ ᱟᱭᱳ ᱛᱟᱠᱚ ᱢᱮᱱᱟᱜ ᱠᱚᱣᱟ ᱵᱚᱭᱦᱟ ᱠᱚ ᱵᱚᱭᱤᱱ ᱠᱚ ᱢᱮᱱᱟᱜ ᱠᱚᱣᱟ ᱩᱱᱠᱩ ᱥᱟᱱᱟᱢ ᱠᱚᱜᱮᱧ ᱪᱤᱨᱜᱟᱹᱞᱮᱫ ᱯᱮᱭᱟ ᱡᱮ ᱟᱵᱚᱣᱟᱜ ᱱᱟᱣᱟ ᱥᱮᱨᱢᱟ ᱫᱚ ᱦᱩᱭᱩᱜ ᱠᱟᱱᱟ ᱢᱟᱜᱽ ᱢᱩᱞᱩᱜ ᱦᱤᱞᱳᱜ ᱠᱷᱚᱱ ᱮᱛᱚᱦᱚᱵᱚᱜᱼᱟ ᱱᱟᱣᱟ ᱥᱮᱨᱢᱟ ᱟᱨ ᱯᱩᱥ ᱵᱚᱸᱜᱟ ᱢᱩᱪᱟᱹᱫ ᱨᱮ ᱢᱩᱪᱟᱹᱫᱚᱜ ᱛᱟᱵᱚᱱᱟ ᱟᱵᱚᱣᱟᱜ ᱥᱮᱨᱢᱟ ᱫᱚ ᱱᱚᱣᱟ ᱫᱚ ᱤᱧ ᱫᱚ ᱵᱟᱹᱧ ᱢᱮᱱᱮᱜᱼᱟ ᱟᱵᱚ ᱵᱚ ᱡᱟᱦᱟᱸ ᱵᱚ ᱢᱮᱱᱮᱜᱼᱟ ᱟᱵᱚ ᱜᱩᱨᱩ ᱥᱮᱫᱟᱭ ᱦᱚᱲ ᱠᱚ ᱢᱮᱱ ᱟᱠᱟᱫᱼᱟ ᱥᱮᱫᱟᱭ ᱦᱟᱯᱲᱟᱢ ᱠᱚᱠᱚ ᱢᱮᱱ ᱟᱠᱟᱫᱼᱟ ᱡᱮ ᱵᱩᱨᱩ ᱵᱟᱝᱠᱷᱟᱱ ᱫᱟᱨᱮ ᱵᱟᱹᱱᱩᱜ ᱵᱩᱨᱩ ᱵᱟᱝᱠᱷᱟᱱ ᱫᱟᱨᱮ ᱵᱟᱹᱱᱩᱜ ᱜᱩᱨᱩ ᱵᱟᱝᱠᱷᱟᱱ ᱫᱟᱨᱮ ᱵᱟᱹᱱᱩᱜ ᱚᱱᱠᱟᱜᱮ ᱜᱩᱨᱩ ᱵᱟᱝᱠᱷᱟᱱ ᱫᱟᱲᱮ ᱵᱟᱹᱱᱩᱜ ᱜᱩᱨᱩ ᱫᱚ ᱛᱟᱵᱚ ᱟᱵᱚ ᱫᱚ ᱯᱚᱱᱰᱤᱛ ᱨᱚᱜᱷᱩᱱᱟᱛᱷ ᱢᱩᱨᱢᱩ ᱟᱫᱚ ᱨᱚᱜᱷᱩᱱᱟᱛᱷ ᱢᱩᱨᱢᱩ ᱜᱮ ᱟᱵᱚ ᱫᱚᱭ ᱞᱟᱹᱭ ᱟᱠᱟᱫ ᱵᱚᱱᱟ ᱵᱟᱝᱠᱷᱟᱱ ᱫᱚ ᱚᱞ ᱛᱚᱞ ᱠᱟᱛᱮ ᱮ ᱜᱟᱵᱟᱱ ᱟᱠᱟᱫ ᱛᱟᱵᱚᱱᱟ ᱟᱵᱚ ᱫᱚ ᱱᱤᱭᱟᱹ ᱦᱤᱞᱳᱜ ᱵᱚᱱ ᱢᱟᱱᱟᱣ ᱢᱟ ᱢᱮᱱᱛᱮ ᱟᱫᱚ ᱚᱱᱠᱟ ᱟᱹᱰᱤ ᱜᱟᱱ ᱜᱮ ᱚᱞ ᱟᱠᱟᱫ ᱛᱟᱵᱚᱱᱟᱭ ᱟᱫᱚ ᱛᱮᱦᱮᱧ ᱩᱱᱤ ᱫᱚᱭ ᱢᱮᱱᱮᱜᱼᱟ ᱟᱢᱟᱜ ᱚᱲᱟᱜ ᱫᱩᱣᱟᱹᱨ ᱟᱢᱜᱮ ᱧᱮᱞ ᱢᱮ ᱟᱢ ᱵᱮᱜᱚᱨ ᱮᱴᱟᱜ ᱦᱚᱲ ᱫᱚ ᱵᱟᱭ ᱧᱮᱞᱟ ᱚᱱᱠᱟ ᱜᱮ ᱟᱵᱚᱣᱟᱜ ᱚᱲᱟᱜ ᱫᱩᱣᱟᱹᱨ ᱫᱚ ᱚᱠᱟ ᱟᱵᱚᱣᱟᱜ ᱥᱟᱶᱛᱟ ᱟᱵᱚᱣᱟᱜ ᱚᱲᱟᱜ ᱫᱩᱣᱟᱹᱨ ᱟᱢᱟᱜ ᱚᱲᱟᱜ ᱫᱩᱣᱟᱹᱨ ᱟᱢᱮᱢ ᱧᱮᱞᱟ ᱫᱚ ᱦᱩᱭᱩᱜ ᱠᱟᱱᱟ ᱟᱢᱨᱮᱱ ᱵᱚᱸᱜᱟ ᱵᱩᱨᱩ ᱠᱚ ᱟᱢᱜᱮ ᱥᱮᱵᱟ ᱠᱚᱢ ᱟᱢᱟᱜ ᱥᱟᱶᱛᱟ ᱨᱟᱭᱨᱤᱛ ᱫᱚ ᱟᱢᱜᱮ ᱢᱟᱱᱟᱣ ᱢᱮ ᱱᱚᱣᱟ ᱜᱮ ᱢᱮᱱ ᱟᱠᱟᱫᱼᱟᱭ ᱟᱵᱚᱣᱟᱜ ᱡᱚᱛᱚᱣᱟᱜ ᱢᱮᱱᱟᱜᱼᱟ ᱡᱚᱛᱚᱣᱟᱜ ᱢᱮᱱᱟᱜᱼᱟ ᱟᱵᱚ ᱵᱟᱹᱭ ᱵᱟᱹᱭᱛᱮ ᱮᱴᱟᱜ ᱥᱮᱫ ᱵᱚ ᱜᱚᱭᱚᱱᱚᱜ ᱠᱟᱱᱟ ᱟᱫᱚ ᱤᱧᱟᱹᱜ ᱢᱮᱱ ᱫᱚ ᱱᱚᱣᱟ ᱜᱮ ᱦᱩᱭᱩᱜ ᱠᱟᱱᱟ ᱟᱵᱚ ᱡᱟᱦᱟᱸ ᱜᱮ ᱢᱟᱹᱱᱢᱤ ᱢᱮᱱᱟᱜ ᱟᱠᱟᱫ ᱵᱚᱱ ᱡᱟᱦᱟᱸ ᱜᱮ ᱥᱟᱱᱛᱟᱲ ᱢᱮᱱᱟᱜ ᱟᱠᱟᱫ ᱵᱚᱱ ᱟᱵᱚ ᱫᱚ ᱡᱮᱢᱚᱱ ᱢᱤᱫ ᱫᱟᱣ ᱛᱮᱜᱮ ᱟᱵᱚ ᱪᱮᱫ ᱞᱮᱠᱟ ᱵᱚ ᱯᱟᱨᱟᱵᱚᱜᱼᱟ ᱵᱚ ᱢᱤᱫ ᱫᱟᱣ ᱛᱮᱵᱚ ᱯᱟᱨᱟᱵᱚᱜ ᱢᱟ ᱢᱤᱫ ᱫᱟᱣ ᱛᱮᱵᱚ ᱵᱚᱸᱜᱟ ᱵᱩᱨᱩᱜ ᱢᱟ ᱱᱚᱣᱟ ᱞᱟᱹᱜᱤᱫ ᱛᱮᱫᱚ ᱟᱵᱚ ᱦᱟᱯᱲᱟᱢ ᱠᱚᱠᱚ ᱞᱟᱹᱭ ᱫᱚᱦᱚ ᱟᱠᱟᱫᱼᱟ ᱵᱟᱝ ᱠᱚ ᱴᱷᱟᱹᱣᱠᱟᱹ ᱴᱷᱤᱠ ᱟᱠᱟᱫᱼᱟ ᱟᱨ ᱚᱱᱟ ᱫᱤᱱ ᱠᱚᱨᱮ ᱜᱮ ᱟᱵᱚ ᱫᱚᱵᱚ ᱯᱚᱨᱚᱵᱽ ᱯᱩᱱᱟᱹᱭᱚᱜ ᱢᱟ ᱟᱨ ᱚᱱᱟ ᱫᱤᱱ ᱠᱚᱨᱮ ᱵᱚ ᱟᱵᱚ ᱵᱚ ᱵᱚᱸᱜᱟ ᱵᱩᱨᱩᱜ ᱢᱟ ᱟᱨ ᱟᱵᱚᱣᱟᱜ ᱥᱮᱨᱣᱟ ᱡᱚᱛᱚᱣᱟᱜ ᱜᱮ ᱢᱮᱱᱟᱜ ᱛᱟᱵᱚᱱᱟ ᱟᱵᱚᱣᱟᱜ ᱪᱷᱩᱛ ᱪᱷᱟᱹᱴᱭᱟᱹᱨ ᱠᱷᱚᱱᱟᱜ ᱮᱦᱚᱵ ᱠᱟᱛᱮᱫ ᱵᱷᱟᱸᱰᱟᱱ ᱫᱷᱟᱹᱵᱤᱡ ᱵᱟᱝ ᱫᱚ ᱡᱟᱱᱟᱢ ᱠᱷᱚᱱᱟᱜ ᱢᱚᱨᱚᱱ ᱫᱷᱟᱹᱵᱤᱡ ᱟᱵᱚᱣᱟᱜ ᱫᱚ ᱥᱟᱱᱟᱢ ᱞᱮᱠᱟᱱᱟᱜ ᱜᱮ ᱟᱞᱟᱜᱽ ᱟᱞᱟᱜᱽ ᱜᱮ ᱢᱮᱱᱟᱜ ᱟᱠᱟᱫᱼᱟ ᱥᱮᱫᱟᱭ ᱫᱚ ᱛᱟᱦᱮᱸ ᱠᱟᱱ ᱛᱟᱦᱮᱸ ᱫᱚ ᱟᱵᱚᱣᱟᱜ ᱫᱚ ᱨᱟᱭ ᱨᱤᱛ ᱫᱚᱠᱚ ᱛᱚᱞ ᱫᱚᱦᱚ ᱞᱮᱫ ᱛᱟᱦᱮᱸᱫ ᱵᱟᱝᱠᱷᱟᱱ ᱫᱚ ᱩᱱᱠᱩ ᱫᱚ ᱚᱞ ᱛᱮᱫᱚ ᱵᱟᱠᱚ ᱛᱚᱞ ᱫᱚᱦᱚ ᱞᱮᱫᱼᱟ ᱩᱱᱠᱩ ᱫᱚᱠᱚ ᱛᱚᱞ ᱫᱚᱦᱚ ᱞᱮᱫ ᱛᱟᱦᱮᱸᱫ ᱮᱱᱮᱡ ᱥᱮᱨᱮᱧ ᱛᱮ ᱠᱩᱫᱩᱢ ᱠᱟᱹᱦᱱᱤ ᱛᱮ ᱛᱷᱩᱛᱤ ᱛᱮ ᱛᱟᱢᱥᱟ ᱛᱮ ᱱᱚᱝᱠᱟ ᱛᱮᱠᱚ ᱛᱚᱞ ᱫᱚᱦᱚ ᱞᱮᱫᱼᱟ ᱟᱠᱚᱣᱟᱜ ᱱᱚᱣᱟ ᱞᱩᱛᱩᱨ ᱜᱩᱪᱩ ᱨᱮᱜᱮ ᱠᱚ ᱨᱮᱵᱮᱫ ᱫᱚᱦᱚ ᱞᱮᱫ ᱛᱟᱦᱮᱸᱫ ᱮᱱᱠᱷᱟᱱ ᱱᱤᱛᱚᱜ ᱫᱚ ᱟᱨᱦᱚᱸ ᱟᱵᱚᱨᱮᱱ ᱚᱱᱚᱞᱤᱭᱟᱹ ᱚᱱᱚᱲᱦᱤᱭᱟᱹ ᱠᱚ ᱟᱹᱰᱤ ᱜᱟᱱ ᱠᱚ ᱚᱰᱚᱠᱮᱱᱟ ᱱᱤᱛᱚᱜ ᱫᱚᱠᱚ ᱚᱞ ᱫᱚᱦᱚ ᱠᱟᱜᱼᱟ ᱟᱵᱚᱣᱟᱜ ᱱᱟᱜᱟᱢ ᱩᱱᱠᱩ ᱧᱮᱞ ᱞᱮᱠᱷᱟᱱ ᱫᱚ ᱯᱩᱛᱷᱤ ᱵᱚᱱ ᱧᱮᱞ ᱞᱮᱠᱷᱟᱱ ᱵᱚ ᱵᱟᱲᱟᱭ ᱫᱟᱲᱮᱭᱟᱜᱼᱟ ᱟᱫᱚ ᱱᱚᱣᱟ ᱜᱤᱧ ᱟᱥᱚᱜᱼᱟ ᱱᱚᱣᱟ ᱜᱤᱧ ᱟᱥᱚᱜᱼᱟ ᱡᱮᱢᱚᱱ ᱟᱵᱚ ᱫᱚ ᱟᱹᱰᱤ ᱟᱹᱰᱤ ᱟᱹᱛᱩ ᱠᱷᱚᱱ ᱵᱚ ᱦᱮᱡ ᱟᱠᱟᱱ ᱨᱮᱦᱚᱸ ᱜᱮ ᱟᱵᱚ ᱫᱚ ᱢᱤᱫᱴᱟᱝ ᱜᱟᱬᱟ ᱨᱤᱱ ᱦᱚᱲ ᱠᱟᱱᱟ ᱵᱚ ᱯᱤᱞᱪᱩ ᱨᱤᱱ ᱜᱟᱬᱟ ᱠᱟᱱᱟ ᱵᱚ ᱟᱵᱚ ᱫᱚ ᱠᱷᱮᱨᱣᱟᱲ ᱵᱚᱝᱥᱚ ᱠᱟᱱᱟ ᱵᱚ ᱟᱵᱚ ᱫᱚ ᱥᱟᱱᱛᱟᱲ ᱦᱚᱲ ᱠᱟᱱᱟ ᱵᱚ ᱟᱵᱚ ᱫᱚ ᱡᱟᱦᱮᱨ ᱨᱮᱵᱚ ᱵᱚᱸᱜᱟᱜᱼᱟ ᱟᱨ ᱵᱷᱤᱛᱟᱹᱨ ᱨᱮᱵᱚ ᱪᱚᱰᱚᱨᱟ ᱦᱟᱺᱰᱤ ᱟᱵᱚᱣᱟᱜ ᱫᱚ ᱱᱚᱣᱟ ᱠᱟᱱ ᱛᱟᱵᱚ ᱟᱵᱚᱣᱟᱜ ᱥᱮᱨᱣᱟ ᱫᱚ ᱵᱷᱤᱛᱟᱹᱨ ᱨᱮᱵᱚ ᱪᱚᱰᱚᱨᱟ ᱦᱟᱺᱰᱤ ᱟᱵᱚ ᱫᱚ ᱢᱚᱱᱫᱤᱨ ᱨᱮᱫᱚ ᱵᱟᱵᱚ ᱵᱚᱸᱜᱟᱜᱼᱟ ᱟᱵᱚ ᱫᱚ ᱱᱩᱠᱩ ᱡᱮ ᱢᱩᱨᱛᱤ ᱫᱚ ᱩᱱᱠᱩ ᱫᱚ ᱵᱟᱵᱚ ᱵᱚᱸᱜᱟ ᱟᱠᱚᱣᱟ ᱟᱵᱚ ᱫᱚ ᱫᱷᱤᱨᱤ ᱫᱟᱨᱮ ᱱᱟᱹᱲᱤ ᱱᱚᱣᱟ ᱠᱚᱜᱮ ᱠᱚ ᱦᱚᱭ ᱠᱚ ᱫᱟᱜ ᱠᱚ ᱦᱟᱥᱟ ᱠᱚ ᱥᱮᱸᱜᱮᱞ ᱠᱚ ᱱᱚᱣᱟ ᱠᱚᱜᱮ ᱵᱚ ᱵᱚᱸᱜᱟ ᱵᱩᱨᱩᱣᱟᱜᱼᱟ ᱟᱵᱚ ᱫᱚ ᱟᱵᱚᱨᱮᱱ ᱵᱚᱸᱜᱟ ᱫᱚ ᱩᱱᱠᱩ ᱜᱮ ᱪᱷᱟᱹᱛᱤᱠ ᱨᱮᱱ ᱫᱚᱠᱚ ᱢᱮᱱᱟ ᱟᱞᱮ ᱫᱚ ᱛᱮᱛᱤᱥ ᱠᱳᱴᱤ ᱫᱮᱵᱚᱛᱟ ᱧᱩᱛᱩᱢ ᱫᱟᱲᱮᱭᱟᱠᱚᱣᱟ ᱯᱮ ᱥᱮ ᱧᱩᱛᱩᱢ ᱫᱟᱲᱮᱭᱟᱠᱚᱣᱟ ᱯᱮ ᱩᱱᱟᱹᱜ ᱵᱚᱸᱜᱟ ᱯᱮ ᱢᱮᱱᱮᱫ ᱫᱚ ᱟᱞᱮ ᱫᱚᱞᱮ ᱧᱩᱛᱩᱢ ᱫᱟᱲᱮᱭᱟᱠᱚᱣᱟ ᱟᱠᱚᱣᱟᱜ ᱧᱩᱛᱩᱢ ᱞᱮ ᱵᱟᱲᱟᱭᱟ ᱛᱚ ᱚᱱᱠᱟ ᱜᱮ ᱟᱵᱚ ᱫᱚ ᱟᱹᱰᱤ ᱦᱤᱥᱟᱹᱵ ᱨᱮᱱ ᱵᱚᱸᱜᱟ ᱢᱮᱱᱟᱜ ᱠᱚ ᱛᱟᱵᱚᱱᱟ ᱩᱱᱠᱩ ᱛᱩᱞᱩᱡ ᱜᱮ ᱟᱵᱚ ᱟᱹᱛᱩ ᱫᱤᱥᱚᱢ ᱱᱟᱯᱟᱭ ᱵᱚ ᱫᱚᱦᱚᱭᱟ ᱟᱵᱚᱣᱟᱜ ᱜᱷᱟᱨᱚᱸᱡᱽ ᱱᱟᱯᱟᱭ ᱵᱚ ᱫᱚᱦᱚᱭᱟ ᱟᱹᱛᱩ ᱫᱤᱥᱚᱢ ᱵᱚ ᱥᱩᱠ ᱥᱟᱱᱛᱤᱭᱟ ᱟᱵᱚ ᱴᱷᱮᱱ ᱜᱮ ᱢᱮᱱᱟᱜᱼᱟ ᱟᱵᱚ ᱴᱷᱮᱱ ᱜᱮ ᱢᱮᱱᱟᱜᱼᱟ ᱚᱱᱟ ᱫᱚ ᱟᱵᱚᱨᱮᱱ ᱵᱚᱸᱜᱟ ᱵᱩᱨᱩ ᱥᱮ ᱦᱟᱯᱲᱟᱢ ᱠᱚᱫᱚ ᱟᱵᱚᱨᱮᱱ ᱵᱚᱸᱜᱟ ᱵᱩᱨᱩ ᱛᱮᱦᱮᱧ ᱱᱚᱰᱮ ᱥᱩᱢᱩᱝ ᱫᱚ ᱵᱟᱝᱟ ᱛᱮᱦᱮᱧ ᱫᱚ ᱦᱟᱱᱮ ᱞᱩᱜᱩ ᱵᱩᱨᱩ ᱨᱮ ᱡᱟᱦᱟᱸ ᱫᱚᱨᱵᱟᱨ ᱪᱟᱹᱴᱟᱹᱱᱤ ᱛᱟᱦᱮᱸ ᱠᱟᱱᱟ ᱚᱸᱰᱮ ᱫᱚ ᱢᱟᱹᱱᱢᱤ ᱥᱩᱢᱩᱝ ᱫᱚ ᱵᱟᱠᱚ ᱫᱚᱨᱵᱟᱨ ᱠᱟᱱ ᱛᱟᱦᱮᱸ ᱫᱚ ᱚᱸᱰᱮ ᱫᱚ ᱥᱟᱱᱟᱢ ᱵᱚᱸᱜᱟ ᱵᱩᱨᱩ ᱠᱚ ᱥᱚᱨᱚᱜᱽ ᱯᱩᱨᱤ ᱠᱷᱚᱱ ᱟᱬᱜᱚ ᱠᱟᱛᱮ ᱢᱟᱹᱱᱢᱤ ᱠᱚ ᱵᱚᱸᱜᱟ ᱵᱩᱨᱩ ᱥᱟᱞᱟᱜ ᱠᱚ ᱜᱟᱯᱟᱞ ᱢᱟᱨᱟᱣ ᱠᱟᱱ ᱛᱟᱦᱮᱸ ᱫᱚ ᱟᱠᱚᱣᱟᱜ ᱫᱩᱠ ᱥᱩᱠ ᱠᱚ ᱜᱟᱯᱟᱞ ᱢᱟᱨᱟᱣ ᱠᱟᱱ ᱛᱟᱠᱚᱣᱟ ᱟᱠᱚᱣᱟᱜ ᱫᱩᱠ ᱨᱮ ᱵᱤᱯᱚᱫ ᱨᱮ ᱥᱟᱱᱟᱢ ᱞᱮᱠᱟᱱᱟᱜ ᱚᱸᱰᱮ ᱠᱚ ᱥᱟᱞᱟ ᱜᱚᱴᱟᱭᱮᱫ ᱛᱟᱦᱮᱸ ᱫᱚ ᱚᱱᱟ ᱫᱚᱨᱵᱟᱨ ᱪᱟᱹᱴᱟᱹᱱᱤ ᱨᱮ ᱟᱨ ᱚᱱᱠᱟ ᱜᱮ ᱥᱚᱨᱚᱜᱽ ᱯᱩᱨᱤ ᱨᱮ ᱟᱠᱚ ᱫᱚ ᱪᱟᱹᱣᱨᱤᱭᱟᱹ ᱢᱮᱞᱟ ᱨᱮ ᱵᱚᱸᱜᱟ ᱵᱩᱨᱩ ᱠᱚᱦᱚᱸ ᱠᱚ ᱴᱷᱟᱹᱣᱨᱟᱹᱜ ᱠᱟᱱᱟ ᱟᱫᱚ ᱱᱤᱛᱚᱜ ᱫᱚ ᱟᱵᱚᱣᱟᱜ ᱟᱹᱛᱩ ᱨᱮᱫᱚ ᱢᱮᱱᱟᱜ ᱛᱟᱵᱚᱱᱟ ᱫᱷᱚᱨᱚᱢ ᱟᱠᱷᱲᱟ ᱫᱷᱚᱨᱚᱢ ᱟᱠᱷᱲᱟ ᱨᱮᱜᱮ ᱟᱵᱚ ᱫᱚ ᱥᱟᱱᱟᱢ ᱞᱮᱠᱟᱱᱟᱜ ᱡᱤᱱᱤᱥ ᱚᱸᱰᱮ ᱜᱮᱵᱚ ᱪᱮᱫᱚᱜᱼᱟ ᱚᱸᱰᱮ ᱜᱮᱵᱚ ᱪᱮᱫᱚᱜᱼᱟ ᱫᱷᱚᱨᱚᱢ ᱟᱠᱷᱲᱟ ᱨᱮᱜᱮ ᱠᱷᱟᱹᱞᱤ ᱫᱷᱚᱨᱚᱢ ᱟᱠᱷᱲᱟ ᱫᱚ ᱮᱱᱮᱡ ᱥᱩᱢᱩᱝ ᱫᱚ ᱵᱟᱝ ᱠᱟᱱᱟ ᱞᱟᱜᱽᱬᱮ ᱵᱚ ᱮᱱᱮᱡ ᱞᱮᱠᱷᱟᱱ ᱜᱮ ᱦᱩᱭᱩᱜᱼᱟ ᱚᱱᱟ ᱫᱚ ᱵᱟᱝᱟ ᱫᱷᱚᱨᱚᱢ ᱟᱠᱷᱲᱟ ᱨᱮᱫᱚ ᱚᱸᱰᱮ ᱜᱮ ᱟᱪᱟᱨ ᱟᱵᱚ ᱵᱤᱪᱟᱹᱨ ᱟᱵᱚ ᱛᱮᱦᱮᱧ ᱫᱚ ᱛᱤᱨᱭᱳ ᱚᱨᱚᱝ ᱛᱩᱢᱫᱟᱜ ᱴᱟᱢᱟᱠ ᱨᱩ ᱵᱟᱱᱟᱢ ᱨᱩ ᱟᱨ ᱵᱟᱝ ᱡᱟᱦᱟᱱᱟᱜ ᱡᱷᱟᱨᱱᱟ ᱢᱚᱱᱛᱤᱨ ᱮᱢᱟᱱ ᱥᱟᱱᱟᱢ ᱞᱮᱠᱟᱱᱟᱜ ᱜᱮ ᱚᱸᱰᱮ ᱜᱮᱵᱚ ᱪᱮᱫᱚᱜᱼᱟ ᱟᱨ ᱡᱟᱦᱟᱸᱭ ᱜᱮ ᱵᱩᱰᱷᱟᱹ ᱵᱩᱰᱷᱤ ᱠᱤᱱ ᱱᱮᱭᱟᱣ ᱠᱚ ᱵᱟᱝ ᱟᱹᱛᱩ ᱨᱮ ᱡᱟᱦᱟᱱᱟᱜ ᱜᱮ ᱮᱴᱠᱮᱴᱚᱬᱮ ᱦᱩᱭ ᱠᱚᱜ ᱚᱸᱰᱮ ᱜᱮ ᱫᱩᱲᱩᱵ ᱠᱟᱛᱮ ᱟᱵᱚ ᱵᱚ ᱥᱟᱞᱟ ᱜᱚᱴᱟᱭᱟ ᱱᱚᱝᱠᱟᱱᱟᱜ ᱥᱮᱨᱣᱟ ᱟᱵᱚ ᱵᱷᱤᱛᱨᱤ ᱨᱮ ᱢᱮᱱᱟᱜ ᱛᱟᱵᱚᱱᱟ ᱟᱫᱚ ᱱᱤᱛᱚᱜ ᱫᱚ ᱩᱱᱠᱩ ᱵᱚᱸᱜᱟ ᱵᱩᱨᱩ ᱠᱚᱦᱚᱸ ᱯᱟᱞᱮᱱᱚᱜ ᱤᱧ ᱫᱩᱧ ᱢᱮᱱᱟ ᱩᱱᱠᱩ ᱦᱚᱸ ᱵᱟᱵᱚ ᱟᱸᱡᱚᱢ ᱦᱚᱪᱚᱭᱮᱫ ᱠᱚᱣᱟ ᱢᱤᱫᱴᱟᱝ ᱢᱮᱛᱟ ᱯᱮᱭᱟ ᱚᱱᱟ ᱨᱮᱱᱟᱜ ᱫᱟᱹᱭᱠᱟᱹᱧ ᱵᱷᱤᱲᱟᱹᱣ ᱟᱵᱚᱱᱟ ᱱᱮᱛᱟᱨ ᱢᱟ ᱡᱚᱛᱚ ᱜᱮ ᱯᱟᱞᱮ ᱢᱳᱵᱟᱭᱤᱞ ᱯᱮ ᱵᱮᱵᱷᱟᱨᱮᱫ ᱛᱟᱵᱚᱱᱟ ᱡᱚᱛᱚ ᱜᱮ ᱢᱳᱵᱟᱭᱤᱞ ᱯᱮ ᱵᱮᱵᱷᱟᱨᱮᱜᱼᱟ ᱟᱫᱚ ᱚᱠᱟ ᱡᱮ ᱢᱤᱢᱤᱫᱴᱟᱝ ᱡᱟᱭᱜᱟ ᱨᱮᱫᱚ ᱚᱸᱰᱮ ᱫᱚ ᱢᱮᱱᱟ ᱪᱮᱫ ᱱᱚᱴ ᱨᱤᱪᱮᱵᱚᱞ ᱡᱳᱱ ᱵᱟᱝᱠᱷᱟᱱ ᱫᱚ ᱱᱚᱴ ᱨᱤᱪᱮᱵᱚᱞ ᱮ ᱞᱟᱹᱭᱟ ᱚᱸᱰᱮ ᱫᱚ ᱵᱟᱠᱚ ᱥᱮᱴᱮᱨᱚᱜᱼᱟ ᱚᱱᱟ ᱴᱟᱣᱟᱨ ᱵᱟᱭ ᱧᱟᱢᱟ ᱚᱱᱠᱟᱜᱮ ᱟᱵᱚ ᱦᱚᱸ ᱟᱵᱚᱨᱮᱱ ᱵᱚᱸᱜᱟ ᱵᱩᱨᱩ ᱨᱟᱜ ᱴᱷᱮᱱ ᱫᱚ ᱯᱟᱞᱮᱫ ᱵᱚ ᱱᱚᱴ ᱨᱤᱪᱮᱵᱚᱞ ᱪᱟᱵᱟᱭᱮᱱᱟ ᱢᱮᱱ ᱫᱚ ᱦᱩᱭᱩᱜ ᱠᱟᱱᱟ ᱟᱵᱚ ᱵᱚᱸᱜᱟ ᱵᱩᱨᱩ ᱠᱚ ᱚᱠᱟ ᱞᱮᱠᱟ ᱠᱚ ᱢᱟᱱᱟᱣ ᱵᱟᱛᱟᱣ ᱠᱚᱣᱟ ᱵᱚ ᱚᱱᱟ ᱴᱷᱤᱠ ᱞᱮᱠᱟ ᱢᱟᱱᱟᱣ ᱵᱟᱛᱟᱣ ᱵᱟᱹᱱᱩᱜ ᱛᱟᱵᱚᱱᱟ ᱠᱷᱟᱹᱞᱤ ᱵᱩᱱᱤᱭᱟᱹᱫ ᱪᱷᱤᱰᱟᱹᱣ ᱞᱮᱠᱟᱜᱮ ᱟᱵᱚ ᱵᱚ ᱵᱚᱸᱜᱟ ᱵᱩᱨᱩᱜ ᱠᱟᱱᱟ ᱢᱟᱱᱟᱣ ᱟᱨ ᱵᱟᱛᱟᱣ ᱫᱚ ᱵᱟᱹᱪᱩᱜᱼᱟ ᱟᱵᱚ ᱛᱮᱦᱮᱧ ᱵᱷᱤᱛᱟᱹᱨ ᱫᱩᱣᱟᱹᱨ ᱦᱚᱸ ᱴᱷᱤᱠ ᱛᱮ ᱵᱟᱵᱚ ᱢᱟᱱᱟᱣ ᱵᱟᱛᱟᱣᱮᱫᱼᱟ ᱛᱮᱦᱮᱧ ᱡᱟᱦᱮᱨ ᱜᱟᱲ ᱴᱷᱤᱠ ᱛᱮ ᱵᱟᱵᱚ ᱢᱟᱱᱟᱣ ᱵᱟᱛᱟᱣᱮᱫᱼᱟ ᱛᱮᱦᱮᱧ ᱚᱠᱟ ᱞᱮᱠᱟ ᱵᱚ ᱦᱚᱨᱚᱜ ᱵᱟᱸᱫᱮᱭᱟ ᱚᱠᱟ ᱞᱮᱠᱟ ᱵᱚ ᱡᱚᱢ ᱧᱩᱭᱟ ᱚᱱᱟ ᱦᱚᱸ ᱵᱚ ᱦᱤᱲᱤᱧ ᱪᱟᱵᱟ ᱠᱮᱜᱼᱟ ᱵᱚᱸᱜᱟ ᱵᱩᱨᱩ ᱟᱨᱚ ᱡᱮ ᱵᱚᱸᱜᱟ ᱵᱩᱨᱩ ᱫᱚ ᱚᱠᱚᱭ ᱠᱚ ᱟᱵᱚ ᱫᱚ ᱠᱷᱟᱹᱞᱤ ᱦᱟᱯᱲᱟᱢ ᱥᱩᱢᱩᱝ ᱵᱚ ᱵᱟᱲᱟᱭᱟ ᱦᱟᱯᱲᱟᱢ ᱠᱚᱫᱚ ᱩᱱᱠᱩ ᱫᱚᱠᱚ ᱨᱩᱣᱟᱹᱲ ᱦᱤᱡᱩᱜᱼᱟ ᱩᱱᱠᱩ ᱫᱚ ᱥᱤᱸᱫᱩᱨ ᱫᱚ ᱵᱟᱵᱚ ᱵᱚᱸᱜᱟ ᱟᱠᱚᱣᱟ ᱡᱩᱫᱤ ᱩᱱᱤ ᱥᱤᱸᱫᱩᱨᱮᱢ ᱵᱚᱸᱜᱟᱭᱟ ᱩᱱᱤ ᱫᱚ ᱵᱚᱸᱜᱟ ᱩᱛᱟᱹᱨᱮᱱᱟᱭ ᱟᱫᱚ ᱚᱱᱟᱛᱮ ᱩᱱᱠᱩ ᱫᱚ ᱵᱟᱵᱚ ᱥᱤᱸᱫᱩᱨ ᱟᱠᱚᱣᱟ ᱟᱨ ᱡᱟᱦᱮᱨ ᱟᱭᱳ ᱫᱚ ᱦᱟᱺᱰᱤ ᱵᱟᱵᱚ ᱪᱚᱰᱚᱨᱟᱭ ᱵᱟᱲᱟᱭ ᱜᱮᱭᱟ ᱵᱚ ᱪᱮᱫᱟᱜ ᱵᱟᱵᱚ ᱪᱚᱰᱚᱨᱟᱭᱟ ᱫᱚ ᱚᱱᱠᱟᱱᱟᱜ ᱠᱟᱛᱷᱟ ᱠᱚ ᱡᱩᱫᱤ ᱵᱤᱡᱮ ᱢᱮᱱᱟᱹᱧ ᱟᱫᱚ ᱚᱱᱟ ᱠᱚᱫᱚ ᱟᱹᱰᱤ ᱵᱟᱹᱲᱛᱤᱜᱼᱟ ᱛᱚᱵᱮ ᱦᱚᱸ ᱡᱟᱦᱮᱨ ᱟᱭᱳ ᱫᱚ ᱱᱚᱣᱟ ᱠᱷᱟᱹᱛᱤᱨ ᱵᱟᱵᱚ ᱵᱚᱸᱜᱟ ᱟᱭᱟ ᱡᱟᱦᱟᱸᱭ ᱠᱤ ᱯᱤᱞᱪᱩ ᱦᱟᱲᱟᱢ ᱯᱤᱞᱪᱩ ᱵᱩᱰᱷᱤ ᱡᱟᱦᱟᱸ ᱵᱟᱹᱭᱥᱤ ᱜᱟᱹᱭ ᱛᱚᱣᱟ ᱛᱮᱠᱤᱱ ᱦᱟᱨᱟ ᱞᱮᱱ ᱛᱟᱦᱮᱸ ᱫᱚ ᱛᱤᱱ ᱡᱚᱦᱚᱡ ᱦᱟᱺᱰᱤ ᱞᱤᱴᱟᱹᱭ ᱵᱚᱸᱜᱟ ᱦᱚᱪᱚ ᱠᱮᱫ ᱠᱤᱱᱟ ᱯᱤᱞᱪᱩ ᱦᱟᱲᱟᱢ ᱯᱤᱞᱪᱩ ᱵᱩᱰᱷᱤ ᱡᱟᱦᱮᱨ ᱟᱲᱮᱭᱟᱜ ᱵᱷᱟᱜᱽ ᱠᱷᱚᱱᱮ ᱠᱷᱚᱡ ᱞᱮᱫ ᱛᱟᱦᱮᱸᱫ ᱩᱱᱤ ᱵᱟᱹᱭᱥᱤ ᱜᱟᱹᱭ ᱟᱫᱚ ᱩᱱ ᱡᱚᱦᱚᱡ ᱮ ᱢᱟᱱᱟ ᱠᱮᱫᱮᱭᱟ ᱢᱟᱱᱟ ᱠᱮᱫᱮ ᱠᱷᱟᱱ ᱫᱚ ᱩᱱᱤ ᱫᱚᱭ ᱵᱟᱹᱠ ᱟᱫᱮᱭᱟ ᱢᱮᱛᱟᱭ ᱠᱟᱱᱟᱭ ᱛᱮᱦᱮᱧ ᱠᱷᱚᱱ ᱫᱚ ᱟᱢ ᱦᱚᱸ ᱦᱟᱺᱰᱤ ᱫᱚ ᱪᱤᱞᱤ ᱦᱚᱸ ᱵᱟᱠᱚ ᱪᱚᱰᱚᱨᱟᱢᱟ ᱢᱟᱹᱱᱢᱤ ᱵᱟᱠᱚ ᱪᱚᱰᱚᱨᱟᱢᱟ ᱚᱱᱟᱛᱮ ᱵᱟᱵᱚ ᱪᱚᱰᱚᱨᱟ ᱠᱚᱣᱟ ᱟᱨ ᱦᱟᱯᱲᱟᱢ ᱠᱚᱫᱚ ᱱᱚᱣᱟ ᱠᱷᱟᱹᱛᱤᱨ ᱵᱟᱵᱚ ᱥᱤᱸᱫᱩᱨᱟ ᱠᱚᱣᱟ ᱡᱩᱫᱤ ᱩᱱᱤᱢ ᱥᱤᱸᱫᱩᱨᱟ ᱠᱚᱣᱟ ᱟᱵᱚ ᱫᱚ ᱥᱤᱸᱫᱩᱨᱟᱵᱚ ᱪᱮᱫ ᱦᱟᱺᱰᱤ ᱡᱩᱫᱤ ᱥᱤᱸᱫᱩᱨᱮᱢ ᱞᱟᱜᱟᱣᱟ ᱮᱱᱠᱷᱟᱱ ᱫᱚ ᱩᱱᱤ ᱫᱚ ᱵᱚᱸᱜᱟ ᱥᱟᱹᱨᱤ ᱩᱛᱟᱹᱨᱚᱜᱼᱟ ᱩᱱᱤ ᱫᱚ ᱫᱩᱥᱨᱟᱹ ᱢᱟᱹᱱᱢᱤ ᱡᱟᱱᱟᱢ ᱵᱟᱭ ᱧᱟᱢᱟ ᱟᱵᱚ ᱫᱚ ᱢᱟᱹᱱᱢᱤ ᱡᱟᱱᱟᱢ ᱟᱨ ᱫᱩᱥᱨᱟᱹ ᱵᱚ ᱧᱟᱢ ᱠᱷᱟᱹᱛᱤᱨ ᱟᱵᱚ ᱫᱚ ᱟᱨᱦᱚᱸ ᱚᱱᱟ ᱪᱮᱛᱟᱱ ᱜᱚᱲᱚᱢ ᱦᱟᱲᱟᱢ ᱪᱮᱛᱟᱱ ᱜᱚᱲᱚᱢ ᱦᱟᱲᱟᱢ ᱱᱚᱝᱠᱟ ᱵᱚ ᱧᱩᱛᱩᱢ ᱤᱫᱤ ᱠᱚᱣᱟ ᱟᱨ ᱚᱱᱟ ᱧᱩᱛᱩᱢ ᱫᱚᱵᱚ ᱫᱚᱦᱚ ᱟᱹᱜᱩᱭᱟ ᱯᱚᱞᱚᱢ ᱤᱫᱤᱭᱮᱱᱟ ᱠᱷᱟᱱ ᱢᱩᱪᱟᱹᱫ ᱢᱩᱪᱟᱹᱫ ᱨᱮ ᱱᱤᱱᱟᱹᱜ ᱜᱤᱧ ᱱᱮᱦᱚᱨᱚᱜᱼᱟ ᱟᱯᱮ ᱴᱷᱮᱱ ᱚᱱᱟ ᱨᱮᱱᱟᱜ ᱢᱩᱪᱟᱹᱫ ᱨᱮ ᱛᱮ ᱱᱤᱛᱚᱜ ᱦᱚᱭ ᱵᱟᱹᱨᱰᱩ ᱥᱮᱴᱮᱨᱚᱜ ᱠᱟᱱᱟ ᱟᱵᱚ ᱠᱚ ᱛᱟᱞᱟᱨᱮ ᱦᱚᱭ ᱵᱟᱹᱨᱰᱩ ᱥᱮᱴᱮᱨᱚᱜ ᱠᱟᱱᱟ ᱟᱵᱚ ᱵᱚ ᱢᱩᱪᱟᱹᱫᱚᱜᱼᱟ ᱟᱵᱚ ᱵᱚ ᱟᱫᱚᱜᱼᱟ ᱟᱵᱚᱣᱟᱜ ᱡᱟᱦᱟᱸ ᱫᱷᱚᱨᱚᱢ ᱢᱮᱱᱟᱜ ᱛᱟᱵᱚᱱᱟ ᱡᱟᱦᱟᱸ ᱛᱟᱦᱟᱸ ᱡᱟᱹᱛᱤ ᱢᱮᱱᱟᱜ ᱛᱟᱵᱚᱱᱟ ᱡᱚᱛᱚᱣᱟᱜ ᱛᱟᱵᱚ ᱵᱩᱰᱟᱹᱜᱼᱟ ᱯᱚᱸᱰᱤᱛ ᱦᱟᱲᱟᱢᱮ ᱢᱮᱱ ᱟᱠᱟᱫ ᱛᱟᱦᱮᱸᱫ ᱪᱮᱫ ᱟᱢᱟᱜ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱜᱮᱭᱟ ᱨᱚᱲᱮᱢ ᱟᱫ ᱞᱮᱨᱮ ᱚᱞᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜᱼᱟ ᱟᱫᱚ ᱛᱮᱦᱮᱧ ᱫᱚ ᱱᱟᱜ ᱠᱚ ᱵᱚᱲᱦᱮ ᱵᱚᱱᱟ ᱟᱵᱚᱣᱟᱜ ᱫᱷᱚᱨᱚᱢ ᱵᱚ ᱟᱫᱟ ᱱᱚᱝᱠᱟᱱ ᱢᱤᱫᱴᱟᱝ ᱦᱚᱨ ᱫᱚ ᱵᱟᱹᱭᱰᱩ ᱦᱤᱡᱩᱜ ᱠᱟᱱᱟ ᱡᱮ ᱡᱟᱦᱟᱱᱟᱜ ᱟᱹᱰᱤᱜᱟᱱ ᱴᱚᱨᱚᱰᱟᱝ ᱨᱮᱱᱟᱜ ᱠᱚ ᱠᱷᱟᱹᱲ ᱠᱚᱣᱟ ᱟᱵᱚ ᱡᱟᱦᱟᱸ ᱞᱮᱠᱟ ᱜᱮ ᱜᱚᱰᱮᱛ ᱫᱚ ᱩᱱᱤ ᱫᱚ ᱵᱩᱥᱟᱹᱜ ᱮ ᱩᱴᱷᱟᱹᱣ ᱠᱟᱛᱮ ᱢᱤᱫᱴᱟᱝ ᱴᱚᱨᱚᱰᱟᱝ ᱨᱮ ᱠᱷᱟᱹᱲ ᱠᱚᱣᱟᱭ ᱟᱫᱚ ᱚᱱᱠᱟ ᱜᱮ ᱟᱵᱚ ᱫᱚ ᱱᱟᱜ ᱱᱩᱠᱩ ᱪᱷᱟᱹᱛᱤᱠ ᱢᱮᱱᱫᱚ ᱥᱚᱨᱠᱟᱨ ᱱᱤᱛᱚᱜ ᱱᱚᱝᱠᱟᱭ ᱵᱮᱵᱚᱥᱛᱟ ᱟᱠᱟᱜᱼᱟ ᱩᱱᱠᱩ ᱫᱚ ᱱᱟᱜ ᱟᱹᱰᱤᱜᱟᱱ ᱴᱚᱨᱚᱰᱟᱝ ᱨᱮ ᱠᱷᱟᱹᱲ ᱵᱚᱱᱟᱭ ᱢᱮᱱ ᱫᱚ ᱦᱩᱭᱩᱜ ᱠᱟᱱᱟ ᱟᱵᱚ ᱫᱚ ᱥᱟᱨᱱᱟ ᱠᱟᱱᱟ ᱵᱚ ᱱᱚᱜᱼᱚ ᱱᱟᱜ ᱫᱩᱭ ᱦᱟᱡᱟᱨ ᱮᱠᱩᱥ ᱨᱮ ᱡᱟᱦᱟᱸ ᱦᱚᱲ ᱞᱮᱠᱷᱟ ᱦᱩᱭᱩᱜᱼᱟ ᱚᱱᱟ ᱦᱚᱲ ᱞᱮᱠᱷᱟ ᱨᱮᱫᱚ ᱱᱟᱦᱟᱜ ᱪᱮᱫ ᱮ ᱪᱤᱠᱟ ᱵᱚᱱᱟ ᱦᱤᱱᱫᱩᱭ ᱚᱞ ᱦᱚᱪᱚ ᱵᱚᱱᱟ ᱵᱟᱝᱠᱷᱟᱱ ᱡᱚᱵᱚᱨᱡᱚᱥᱛᱤ ᱚᱞᱟᱭ ᱡᱚᱵᱚᱨᱡᱚᱥᱛᱤ ᱚᱞᱟᱭ ᱟᱞᱚ ᱵᱚ ᱚᱞ ᱦᱚᱪᱚᱣᱟᱭ ᱢᱟ ᱡᱩᱫᱤ ᱯᱮᱱᱥᱤᱞ ᱛᱮᱠᱚ ᱚᱞᱟ ᱡᱩᱣᱟᱹᱱ ᱠᱚᱲᱟ ᱠᱚ ᱪᱤᱨᱜᱟᱹᱞᱚᱜ ᱯᱮ ᱢᱟᱹᱡᱷᱤ ᱵᱟᱵᱟ ᱠᱚ ᱪᱤᱨᱜᱟᱹᱞᱚᱜ ᱯᱮ ᱡᱟᱦᱟᱸ ᱥᱤᱠᱠᱷᱤᱛ ᱠᱚᱲᱟ ᱠᱚ ᱢᱮᱱᱟᱜ ᱠᱚᱣᱟ ᱡᱩᱣᱟᱹᱱ ᱠᱚᱲᱟ ᱠᱚ ᱥᱤᱠᱠᱷᱤᱛᱚᱜ ᱯᱮ ᱮ ᱵᱟᱝᱟ ᱪᱤᱨᱜᱟᱹᱞᱚᱜ ᱯᱮ ᱪᱤᱨᱜᱟᱹᱞᱚᱜ ᱯᱮ ᱡᱮᱢᱚᱱ ᱟᱞᱚ ᱠᱚ ᱚᱞ ᱦᱚᱪᱚᱣᱟ ᱟᱭᱳ ᱠᱚ ᱟᱞᱚ ᱯᱮ ᱦᱮᱲ ᱦᱚᱪᱚᱜᱼᱟ ᱢᱮ ᱪᱮᱫ ᱠᱚ ᱢᱮᱛᱟᱜᱼᱟ ᱟᱯᱮᱭᱟᱜ ᱫᱷᱚᱨᱚᱢ ᱫᱚ ᱪᱮᱫ ᱵᱟᱹᱧ ᱵᱟᱲᱟᱭᱟ ᱚᱱᱠᱟ ᱫᱚ ᱵᱟᱝᱟ ᱥᱟᱨᱱᱟ ᱫᱷᱚᱨᱚᱢ ᱢᱮᱱ ᱯᱮ ᱟᱞᱮᱭᱟᱜ ᱫᱷᱚᱨᱚᱢ ᱫᱚ ᱥᱟᱨᱱᱟ ᱫᱷᱚᱨᱚᱢ ᱟᱞᱮᱭᱟᱜ ᱡᱟᱹᱛᱤ ᱫᱚ ᱥᱟᱱᱛᱟᱲ ᱡᱟᱹᱛᱤ ᱟᱨ ᱱᱚᱣᱟ ᱜᱮ ᱚᱞ ᱢᱮ ᱟᱞᱮ ᱞᱮ ᱧᱮᱞᱟ ᱯᱮᱱᱥᱤᱞ ᱛᱮᱫᱚ ᱵᱟᱝᱟ ᱠᱚᱞᱚᱢ ᱛᱮ ᱚᱞ ᱢᱮ ᱡᱩᱫᱤ ᱵᱟᱭ ᱚᱞ ᱠᱷᱟᱱ ᱪᱮᱫ ᱵᱚ ᱪᱤᱠᱟᱭᱟ ᱪᱮᱴᱟᱭᱟ ᱫᱚ ᱵᱚ ᱵᱟᱝᱟ ᱠᱟᱢᱟᱨ ᱛᱟᱵᱮᱱ ᱠᱟᱢᱟᱨ ᱛᱟᱵᱮᱱ ᱮᱢᱟᱭᱟ ᱵᱚ ᱦᱚᱸ ᱠᱟᱢᱟᱨ ᱛᱟᱵᱮᱱ ᱞᱟᱹᱲᱦᱟᱹᱭ ᱛᱮ ᱦᱩᱭᱩᱜᱼᱟ ᱟᱵᱚ ᱞᱟᱹᱲᱦᱟᱹᱭ ᱛᱮ ᱦᱩᱭ ᱟᱵᱚᱱᱟ ᱟᱵᱚ ᱫᱚ ᱩᱱᱫᱤᱱ ᱫᱚᱵᱚ ᱞᱟᱹᱲᱦᱟᱹᱭ ᱠᱟᱱ ᱛᱟᱦᱮᱸᱫ ᱟᱵᱚ ᱦᱟᱯᱲᱟᱢ ᱠᱚᱠᱚ ᱞᱟᱹᱲᱦᱟᱹᱭ ᱠᱟᱱ ᱛᱟᱦᱮᱸᱫ ᱵᱟᱲᱟᱭ ᱜᱮ ᱛᱟᱦᱮᱸᱫ ᱯᱮ ᱛᱤᱞᱠᱟᱹ ᱵᱟᱵᱟ ᱥᱤᱫᱟᱹ ᱠᱟᱹᱱᱩ ᱵᱤᱨᱥᱟᱹ ᱵᱤᱨ ᱦᱮᱸ ᱱᱩᱠᱩ ᱠᱚ ᱡᱚᱛᱚ ᱫᱚ ᱟᱵᱚ ᱡᱟᱹᱛᱤ ᱠᱷᱟᱹᱛᱤᱨ ᱠᱚ ᱞᱟᱹᱲᱦᱟᱹᱭ ᱠᱟᱱ ᱛᱟᱦᱮᱱᱟ ᱦᱟᱥᱟ ᱠᱷᱟᱹᱛᱤᱨ ᱵᱷᱟᱥᱟ ᱠᱷᱟᱹᱛᱤᱨ ᱠᱚ ᱞᱟᱹᱲᱦᱟᱹᱭ ᱠᱟᱱ ᱛᱟᱦᱮᱸ ᱫᱚ ᱟᱨ ᱱᱤᱛᱚᱜ ᱦᱚᱸ ᱟᱵᱚ ᱫᱷᱚᱨᱚᱢ ᱠᱷᱟᱹᱛᱤᱨ ᱡᱟᱹᱛᱤ ᱠᱷᱟᱹᱛᱤᱨ ᱞᱟᱹᱲᱦᱟᱹᱭ ᱨᱮᱱᱟᱜ ᱢᱮᱱᱟᱜ ᱟᱠᱟᱫ ᱜᱮᱭᱟ ᱛᱮᱦᱮᱧ ᱫᱚ ᱤᱧ ᱥᱩᱢᱩᱝ ᱫᱚ ᱵᱟᱝᱟ ᱟᱵᱚ ᱥᱟᱱᱟᱢ ᱠᱚᱛᱮ ᱜᱮ ᱛᱮᱦᱮᱧ ᱛᱮᱦᱮᱧ ᱫᱚ ᱢᱤᱫᱴᱟᱝ ᱱᱚᱣᱟ ᱩᱱᱩᱭᱦᱟᱹᱨ ᱫᱤᱱ ᱠᱟᱱᱟ ᱱᱚᱝᱠᱟ ᱜᱮ ᱱᱚᱣᱟ ᱵᱟᱝᱢᱟ ᱟᱵᱚ ᱠᱷᱮᱨᱣᱟᱲ ᱨᱮᱭᱟᱜ ᱱᱟᱣᱟ ᱥᱮᱨᱢᱟ ᱱᱚᱣᱟ ᱱᱟᱣᱟ ᱥᱮᱨᱢᱟ ᱨᱮ ᱦᱮᱡ ᱥᱮᱴᱮᱨ ᱟᱠᱟᱱ ᱥᱟᱱᱟᱢ ᱱᱚᱣᱟ ᱥᱟᱛ ᱱᱟᱭᱠᱟ ᱯᱤᱲᱦᱤ ᱨᱮᱱ ᱢᱟᱹᱡᱷᱤ ᱵᱟᱵᱟ ᱱᱟᱭᱠᱮ ᱵᱟᱵᱟ ᱟᱨ ᱟᱹᱛᱩ ᱠᱷᱚᱱ ᱦᱮᱡ ᱥᱮᱴᱮᱨ ᱟᱠᱟᱱ ᱢᱟᱹᱡᱷᱤ ᱦᱚᱯᱚᱱ ᱢᱚᱬᱮ ᱠᱚ ᱟᱨ ᱟᱭᱳ ᱵᱟᱵᱟ ᱠᱚ ᱥᱟᱱᱟᱢ ᱠᱚᱜᱮ ᱤᱧ ᱯᱟᱦᱴᱟ ᱥᱮᱫ ᱠᱷᱚᱱ ᱟᱵᱚ ᱠᱷᱮᱨᱣᱟᱲ ᱱᱟᱣᱟ ᱥᱮᱨᱢᱟ ᱨᱮᱱᱟᱜ ᱱᱟᱣᱟ ᱵᱟᱞᱮ ᱥᱟᱹᱜᱩᱱ ᱡᱚᱦᱟᱨᱤᱧ ᱪᱟᱞ ᱠᱮᱜᱼᱟ ᱛᱚᱵᱮ ᱥᱟᱱᱟᱢ ᱠᱚᱜᱮ ᱵᱚᱱ ᱵᱟᱲᱟᱭ ᱠᱟᱜ ᱛᱟᱦᱮᱱᱚᱜ ᱤᱝᱨᱟᱡᱤ ᱡᱟᱱᱩᱣᱟᱨᱤ ᱮᱠ ᱛᱟᱹᱨᱤᱠᱷ ᱫᱚ ᱱᱟᱣᱟ ᱥᱮᱨᱢᱟ ᱠᱟᱱᱟ ᱟᱫᱚ ᱱᱚᱣᱟ ᱱᱟᱣᱟ ᱥᱮᱨᱢᱟ ᱨᱮᱫᱚ ᱛᱤᱱᱟᱹᱜ ᱜᱟᱱ ᱦᱚᱲ ᱯᱩᱭᱥᱟᱹ ᱠᱚ ᱪᱟᱸᱫᱟ ᱵᱟᱲᱟ ᱠᱟᱛᱮ ᱩᱴᱷᱟᱹᱣ ᱵᱟᱲᱟ ᱠᱟᱛᱮ ᱟᱫᱚ ᱟᱹᱛᱩ ᱠᱷᱚᱱ ᱵᱟᱦᱨᱮ ᱥᱮᱱ ᱚᱠᱟᱨᱮ ᱫᱟᱜ ᱨᱮᱱᱟᱜ ᱥᱩᱵᱤᱫᱷᱟ ᱛᱟᱦᱮᱱᱟ ᱜᱟᱰᱟ ᱟᱲᱮ ᱦᱚᱸ ᱢᱩᱰᱩ ᱟᱲᱮ ᱦᱚᱸ ᱯᱩᱠᱷᱨᱤ ᱟᱲᱮ ᱦᱚᱸ ᱵᱟᱸᱫ ᱟᱲᱮ ᱦᱚᱸ ᱱᱚᱝᱠᱟ ᱪᱟᱞᱟᱣ ᱠᱟᱛᱮ ᱚᱸᱰᱮ ᱵᱚᱱ ᱯᱷᱤᱥᱴᱤ ᱛᱟᱦᱮᱱ ᱢᱮᱱᱠᱷᱟᱱ ᱱᱚᱜᱼᱚᱭ ᱡᱮ ᱛᱮᱦᱮᱧ ᱛᱟᱱᱟᱜ ᱟᱵᱚ ᱱᱚᱰᱮ ᱵᱚᱱ ᱱᱟᱣᱟ ᱥᱮᱨᱢᱟ ᱵᱚᱱ ᱢᱟᱱᱟᱣᱮᱫ ᱟᱵᱚᱣᱟᱜ ᱠᱷᱮᱨᱣᱟᱲ ᱨᱮᱭᱟᱜ ᱥᱟᱱᱛᱟᱲᱟᱜ ᱱᱟᱣᱟ ᱥᱮᱨᱢᱟ ᱱᱚᱣᱟ ᱫᱚ ᱛᱮᱦᱮᱧ ᱠᱷᱚᱱ ᱜᱮ ᱚᱯᱮᱞ ᱟᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱱᱚᱣᱟ ᱫᱚ ᱟᱹᱰᱤ ᱢᱟᱲᱟᱝ ᱠᱷᱚᱱ ᱜᱮ ᱛᱟᱦᱮᱸ ᱟᱹᱜᱩ ᱟᱠᱟᱱᱟ ᱢᱮᱱᱠᱷᱟᱱ ᱟᱵᱚ ᱠᱚ ᱛᱟᱞᱟᱛᱮ ᱟᱵᱚ ᱱᱚᱝᱠᱟᱱ ᱡᱚᱛᱚ ᱦᱚᱲ ᱵᱟᱵᱚᱱ ᱵᱟᱲᱟᱭ ᱟᱠᱟᱫ ᱠᱷᱟᱹᱛᱤᱨ ᱥᱟᱱᱟᱢ ᱠᱚᱜᱮ ᱛᱮᱦᱮᱧ ᱟᱵᱚ ᱠᱚ ᱱᱚᱣᱟ ᱵᱚᱱ ᱵᱟᱲᱟᱭ ᱦᱚᱪᱚᱭ ᱞᱟᱹᱜᱤᱫ ᱥᱟᱱᱟᱢ ᱠᱚᱜᱮ ᱵᱚᱱ ᱴᱷᱤᱠᱟᱹ ᱫᱚᱦᱚᱭ ᱞᱟᱹᱜᱤᱫ ᱛᱮᱦᱮᱧ ᱦᱟᱯᱛᱟ ᱞᱟᱜᱟᱣᱟᱭ ᱠᱟᱱᱟ ᱠᱩᱱᱟᱹᱢᱤ ᱯᱚᱨᱮ ᱠᱷᱚᱱ ᱫᱚ ᱧᱮᱞᱮ ᱯᱮ ᱩᱱᱤ ᱠᱟᱹᱡ ᱠᱟᱹᱡ ᱛᱮ ᱠᱮᱪᱟᱜ ᱠᱮᱪᱟᱜ ᱠᱮᱪᱟᱜ ᱠᱮᱪᱟᱜ ᱠᱚᱢ ᱠᱚᱢᱮ ᱪᱟᱞᱟᱜᱼᱟ ᱠᱤᱪᱷᱟ ᱯᱩᱨᱟᱹ ᱪᱟᱵᱟ ᱩᱛᱟᱹᱨᱚᱜ ᱟᱭ ᱤᱱᱟᱹ ᱦᱤᱞᱳᱜ ᱫᱚ ᱵᱟᱭ ᱧᱮᱞᱚᱜᱼᱟ ᱧᱤᱫᱟᱹ ᱫᱚ ᱤᱱᱟᱹ ᱫᱤᱱ ᱫᱚᱵᱚᱱ ᱢᱮᱱᱟ ᱟᱢᱵᱟᱵᱟᱹᱥᱭᱟᱹ ᱜᱟ ᱠᱟᱱᱟᱭ ᱟᱨ ᱠᱩᱱᱟᱹᱢᱤ ᱠᱷᱚᱱ ᱟᱢᱵᱟᱵᱟᱹᱥᱭᱟᱹ ᱫᱚ ᱵᱟᱨ ᱮᱵᱷᱟ ᱞᱟᱜᱟᱣᱟᱭᱟ ᱵᱟᱝ ᱵᱟᱨ ᱦᱟᱴ ᱞᱟᱜᱟᱣᱟᱭᱟ ᱚᱱᱟᱛᱮ ᱟᱵᱚ ᱪᱟᱸᱫᱚ ᱫᱚ ᱯᱩᱱ ᱦᱟᱯᱛᱟ ᱵᱟᱝ ᱯᱩᱱ ᱮᱢᱦᱟ ᱛᱟᱦᱮᱱ ᱠᱟᱱᱟ ᱟᱨ ᱚᱱᱟ ᱯᱩᱱ ᱮᱢᱦᱟ ᱵᱷᱤᱛᱨᱤ ᱨᱮ ᱟᱵᱚ ᱫᱚ ᱢᱤᱫᱴᱮᱱ ᱪᱟᱸᱫᱚ ᱵᱚ ᱞᱮᱠᱷᱟᱭ ᱠᱟᱱᱟ ᱟᱨ ᱪᱟᱸᱫᱚ ᱫᱚ ᱢᱩᱞᱩᱜ ᱠᱷᱚᱱ ᱟᱢᱵᱟᱵᱟᱹᱥᱭᱟᱹ ᱦᱟᱹᱵᱤᱡ ᱢᱤᱫᱴᱤᱡ ᱪᱟᱸᱫᱚ ᱵᱚ ᱞᱮᱠᱷᱟᱭ ᱠᱟᱱᱟ ᱩᱱᱤ ᱪᱟᱸᱫᱚ ᱡᱚᱠᱷᱚᱱ ᱵᱚᱱ ᱧᱮᱞ ᱟᱫ ᱠᱮᱫᱮᱭᱟ ᱩᱱᱤ ᱪᱟᱸᱫᱚ ᱫᱚ ᱪᱟᱵᱟᱭᱮᱱᱟ ᱫᱚᱥᱟᱨ ᱱᱚᱣᱟ ᱢᱩᱞᱩᱜ ᱫᱚ ᱦᱟᱸᱜ ᱩᱱᱤ ᱫᱚ ᱟᱨ ᱢᱤᱫᱴᱤᱡ ᱤᱱᱟᱹ ᱛᱟᱭᱚᱢ ᱪᱟᱸᱫᱚ ᱵᱚ ᱞᱮᱠᱷᱟᱭ ᱠᱟᱱᱟ ᱤᱝᱨᱟᱡᱤ ᱛᱮᱠᱷᱟᱱ ᱫᱚ ᱮᱠ ᱠᱷᱚᱱ ᱛᱤᱨᱤᱥ ᱛᱟᱹᱨᱤᱠᱷ ᱵᱟᱝ ᱮᱠᱛᱤᱨᱤᱥ ᱛᱟᱹᱨᱤᱠᱷ ᱦᱟᱹᱵᱤᱡ ᱠᱷᱟᱱ ᱫᱚ ᱚᱱᱟ ᱢᱤᱫᱴᱤᱡ ᱢᱟᱥ ᱦᱚᱸ ᱩᱱᱤ ᱮᱠᱛᱤᱨᱤᱥ ᱪᱟᱵᱟ ᱞᱮᱠᱷᱟᱱ ᱟᱨ ᱫᱚᱥᱟᱨ ᱦᱤᱞᱳᱜ ᱫᱚ ᱮᱠ ᱛᱟᱹᱨᱤᱠᱷ ᱡᱟᱦᱟᱸ ᱦᱤᱡᱩᱜ ᱠᱟᱱᱟ ᱚᱱᱟ ᱫᱚ ᱚᱱᱟ ᱛᱟᱭᱚᱢ ᱨᱮ ᱡᱟᱦᱟᱸ ᱪᱟᱸᱫᱚ ᱛᱟᱦᱮᱱ ᱠᱟᱱᱟ ᱚᱱᱟ ᱵᱚ ᱞᱮᱠᱷᱟᱭᱮᱜᱼᱟ ᱚᱱᱠᱟ ᱜᱮ ᱦᱚᱞᱟ ᱢᱟᱫᱷᱮᱨ ᱫᱚ ᱯᱩᱥ ᱵᱚᱸᱜᱟ ᱛᱟᱦᱮᱸ ᱠᱟᱱᱟ ᱯᱩᱥ ᱵᱚᱸᱜᱟ ᱠᱷᱚᱱ ᱫᱚ ᱱᱚᱜᱼᱚᱭ ᱛᱮᱦᱮᱧ ᱫᱚ ᱱᱟᱜ ᱱᱟᱣᱟ ᱥᱮᱨᱢᱟ ᱵᱚᱱ ᱢᱟᱱᱟᱣᱮᱜᱼᱟ ᱱᱟᱣᱟ ᱱᱚᱣᱟ ᱢᱟᱜᱽ ᱨᱮᱱᱟᱜ ᱟᱵᱚ ᱥᱟᱱᱛᱟᱲᱟᱜ ᱞᱮᱠᱷᱟ ᱯᱨᱚᱛᱷᱚᱢ ᱪᱟᱸᱫᱚ ᱠᱟᱱᱟ ᱯᱨᱚᱛᱷᱚᱢ ᱞᱮᱠᱷᱟ ᱠᱟᱱᱟ ᱱᱚᱣᱟ ᱜᱮ ᱟᱵᱚᱣᱟᱜ ᱫᱚ ᱱᱟᱣᱟ ᱥᱮᱨᱢᱟ ᱟᱨ ᱱᱚᱣᱟ ᱱᱟᱣᱟ ᱥᱮᱨᱢᱟ ᱜᱮ ᱮᱛᱚᱦᱚᱵ ᱥᱮᱨᱢᱟ ᱨᱮᱱᱟᱜ ᱮᱛᱚᱦᱚᱵ ᱪᱟᱸᱫᱚ ᱠᱟᱱᱟ ᱟᱨ ᱪᱟᱸᱫᱚ ᱯᱤᱪᱷᱤ ᱜᱮ ᱟᱵᱚ ᱫᱚᱵᱚᱱ ᱵᱚᱸᱜᱟᱜᱼᱟ ᱢᱟᱜᱽ ᱨᱮ ᱢᱟᱜᱽ ᱵᱚᱱ ᱵᱚᱸᱜᱟᱜᱼᱟ ᱯᱷᱟᱹᱜᱩᱱ ᱨᱮ ᱵᱟᱦᱟ ᱵᱚᱱ ᱵᱚᱸᱜᱟᱜᱼᱟ ᱪᱟᱹᱛ ᱨᱮ ᱮᱨᱚᱜ ᱵᱚᱱ ᱵᱚᱸᱜᱟᱜᱼᱟ ᱱᱚᱝᱠᱟ ᱜᱮ ᱪᱟᱸᱫᱚ ᱯᱤᱪᱷᱤ ᱟᱵᱚᱣᱟᱜ ᱵᱚᱸᱜᱟ ᱢᱮᱱᱟᱜ ᱠᱷᱟᱹᱛᱤᱨ ᱛᱮ ᱪᱟᱸᱫᱚ ᱨᱮᱦᱚᱸ ᱟᱵᱚ ᱫᱚ ᱵᱚᱸᱜᱟ ᱦᱚᱸᱵᱚᱱ ᱧᱩᱛᱩᱢᱮᱜᱼᱟ ᱪᱮᱫ ᱞᱮᱠᱟ ᱩᱱᱤ ᱢᱮᱱᱟ ᱢᱟᱜᱽ ᱵᱚᱸᱜᱟ ᱵᱟᱠᱷᱟᱱ ᱢᱟᱜᱽ ᱪᱟᱸᱫᱚ ᱯᱷᱟᱹᱜᱩᱱ ᱵᱚᱸᱜᱟ ᱯᱷᱟᱹᱜᱩᱱ ᱪᱟᱸᱫᱚ ᱱᱚᱝᱠᱟ ᱦᱚᱸᱵᱚᱱ ᱢᱮᱱᱟ ᱟᱫᱚ ᱱᱚᱣᱟ ᱫᱚ ᱦᱩᱭᱩᱜ ᱠᱟᱱᱟ ᱟᱵᱚᱣᱟᱜ ᱱᱚᱣᱟ ᱱᱟᱣᱟ ᱥᱮᱨᱢᱟ ᱥᱟᱱᱟᱢ ᱠᱚᱜᱮ ᱵᱚ ᱩᱭᱦᱟᱹᱨ ᱫᱚᱦᱚᱭ ᱢᱟ ᱡᱮ ᱱᱟᱣᱟ ᱥᱮᱨᱢᱟ ᱫᱚ ᱟᱵᱚᱣᱟᱜ ᱢᱟᱜᱽ ᱵᱚᱸᱜᱟ ᱢᱩᱞᱩᱜ ᱦᱤᱞᱳᱜ ᱟᱨ ᱱᱚᱣᱟ ᱱᱚᱣᱟ ᱫᱤᱱ ᱫᱚ ᱛᱮᱦᱮᱧ ᱠᱷᱚᱱ ᱵᱚ ᱩᱭᱦᱟᱹᱨ ᱫᱚᱦᱚᱭ ᱢᱟ ᱩᱱᱫᱤᱱ ᱦᱚᱸ ᱛᱟᱦᱮᱸ ᱠᱟᱱ ᱜᱮᱭᱟ ᱡᱮ ᱛᱮᱦᱮᱧ ᱜᱮ ᱱᱚᱣᱟ ᱠᱚ ᱛᱮᱦᱮᱧ ᱱᱚᱰᱮ ᱞᱮ ᱡᱟᱨᱣᱟ ᱟᱠᱟᱱᱟᱞᱮ ᱛᱮᱦᱮᱧ ᱞᱮ ᱡᱚᱢ ᱢᱤᱫ ᱞᱟᱹᱜᱤᱫ ᱛᱮᱦᱮᱧ ᱠᱷᱚᱱ ᱜᱮ ᱯᱟᱞᱮ ᱱᱚᱣᱟ ᱟᱵᱚ ᱥᱟᱱᱛᱟᱲ ᱱᱟᱣᱟ ᱥᱮᱨᱢᱟ ᱫᱚ ᱮᱦᱚᱵ ᱮᱱᱟ ᱚᱱᱠᱟ ᱫᱚ ᱵᱟᱝ ᱠᱟᱱᱟ ᱱᱚᱣᱟ ᱫᱚ ᱟᱹᱰᱤ ᱢᱟᱲᱟᱝ ᱠᱷᱚᱱ ᱜᱮ ᱛᱟᱦᱮᱸ ᱟᱹᱜᱩ ᱟᱠᱟᱱᱟ ᱢᱮᱱᱠᱷᱟᱱ ᱟᱵᱚ ᱛᱟᱞᱟᱛᱮ ᱱᱚᱝᱠᱟᱱᱟᱜ ᱱᱚᱣᱟ ᱵᱟᱵᱚᱱ ᱩᱨᱩᱢᱟᱱ ᱛᱟᱦᱮᱸᱫ ᱵᱟᱵᱚᱱ ᱴᱷᱤᱠᱟᱹᱱ ᱛᱟᱦᱮᱸᱫ ᱵᱟᱵᱚᱱ ᱵᱟᱲᱟᱭ ᱛᱟᱦᱮᱸᱫ ᱟᱫᱚ ᱱᱤᱛᱚᱜ ᱫᱚᱵᱚᱱ ᱪᱮᱫ ᱢᱟ ᱥᱟᱱᱟᱢ ᱠᱚᱜᱮ ᱛᱮᱦᱮᱧᱟᱜ ᱫᱤᱱ ᱫᱚ ᱦᱩᱭᱩᱜ ᱠᱟᱱᱟ ᱢᱟᱜᱽ ᱢᱩᱞᱩᱜ ᱱᱟᱣᱟ ᱥᱮᱨᱢᱟ ᱟᱫᱚ ᱛᱮᱦᱮᱧ ᱥᱟᱱᱟᱢ ᱠᱚᱜᱮ ᱵᱚᱱ ᱦᱮᱡ ᱥᱮᱴᱮᱨ ᱟᱠᱟᱱᱟ ᱟᱫᱚ ᱟᱨ ᱡᱟᱦᱟᱸ ᱠᱟᱛᱷᱟ ᱠᱚ ᱱᱚᱰᱮ ᱛᱮᱦᱮᱧ ᱟᱸᱡᱚᱢᱮᱫ ᱛᱟᱦᱮᱸᱫ ᱟᱵᱚᱭᱤᱡ ᱱᱤᱥᱪᱤᱱᱛᱟ ᱢᱟᱹᱡᱷᱤ ᱵᱟᱵᱟ ᱨᱟᱢᱪᱚᱱᱫᱨᱚ ᱢᱩᱨᱢᱩ ᱛᱤᱠᱤᱱ ᱟᱵᱚᱱᱟᱜ ᱥᱟᱶᱛᱟ ᱨᱮᱱᱟᱜ ᱥᱮᱨᱣᱟ ᱨᱮᱱᱟᱜ ᱵᱚᱸᱜᱟ ᱵᱩᱨᱩ ᱨᱮᱱᱟᱜ ᱥᱟᱱᱟᱢ ᱞᱮᱠᱟᱱᱟᱜ ᱟᱹᱰᱤ ᱪᱮᱦᱨᱟ ᱵᱤᱥᱲᱤ ᱠᱟᱛᱮ ᱯᱟᱨᱦᱟᱲ ᱥᱮᱫ ᱠᱮᱞᱮ ᱟᱸᱡᱚᱢᱟᱫ ᱵᱚᱱᱟ ᱱᱚᱣᱟ ᱠᱚᱫᱚ ᱟᱹᱰᱤ ᱡᱚᱛᱷᱟᱛ ᱠᱟᱛᱷᱟ ᱠᱟᱱ ᱜᱮᱭᱟ ᱟᱨ ᱡᱮᱢᱚᱱ ᱱᱚᱣᱟ ᱠᱟᱛᱷᱟ ᱞᱮᱠᱟᱨᱮ ᱠᱟᱛᱷᱟ ᱞᱮᱠᱟ ᱚᱱᱟ ᱠᱟᱛᱷᱟ ᱵᱚᱱ ᱵᱚᱱ ᱢᱟᱱᱟᱣ ᱵᱟᱛᱟᱣ ᱢᱟ ᱱᱤᱛᱚᱜ ᱟᱵᱚᱣᱟᱜ ᱟᱹᱛᱩ ᱨᱮ ᱟᱹᱛᱩ ᱨᱤᱱᱤᱡ ᱵᱟᱵᱟ ᱫᱚ ᱦᱩᱭᱩᱜ ᱠᱟᱱᱟ ᱢᱟᱹᱡᱷᱤ ᱦᱟᱲᱟᱢ ᱟᱵᱚ ᱡᱚᱛᱚ ᱦᱚᱲ ᱢᱤᱫᱴᱟᱝ ᱢᱤᱫᱴᱟᱝ ᱚᱲᱟᱜ ᱢᱮᱱᱟᱜ ᱵᱚᱱᱟ ᱚᱲᱟᱜ ᱨᱮᱫᱚ ᱢᱤᱫᱴᱟᱝ ᱵᱩᱛᱩᱞ ᱠᱷᱩᱱᱴᱤ ᱵᱟᱵᱟ ᱪᱚᱠᱚ ᱢᱮᱱᱟᱭ ᱩᱱᱤ ᱦᱩᱭᱩᱜ ᱠᱟᱱᱟ ᱚᱲᱟᱜ ᱨᱤᱱᱤᱡ ᱢᱟᱹᱞᱤᱠ ᱟᱨ ᱚᱱᱟ ᱚᱲᱟᱜ ᱨᱤᱱᱤᱡ ᱢᱟᱹᱞᱤᱠ ᱦᱩᱭᱩᱜ ᱠᱟᱱᱟ ᱩᱱᱤ ᱠᱟᱱᱟᱭ ᱟᱨ ᱟᱹᱛᱩ ᱡᱟᱠᱟᱛ ᱨᱤᱱᱤᱡ ᱵᱟᱵᱟ ᱫᱚ ᱦᱩᱭᱩᱜ ᱠᱟᱱᱟ ᱢᱟᱹᱡᱷᱤ ᱵᱟᱵᱟ ᱟᱨ ᱩᱱᱤ ᱢᱟᱹᱡᱷᱤ ᱵᱟᱵᱟ ᱟᱵᱚ ᱚᱲᱟᱜ ᱨᱮ ᱢᱤᱫᱴᱟᱝ ᱡᱮᱢᱚᱱ ᱵᱚᱸᱜᱟ ᱛᱷᱟᱱ ᱛᱟᱦᱮᱱ ᱠᱟᱱᱟ ᱚᱱᱟ ᱫᱚ ᱢᱤᱫ ᱠᱚᱬ ᱨᱮᱦᱚᱸ ᱠᱚᱪᱟ ᱨᱮᱦᱚᱸ ᱦᱩᱰᱤᱧ ᱫᱷᱟᱨᱟ ᱨᱮᱦᱚᱸ ᱠᱩᱸᱵᱟᱹ ᱠᱩᱲᱤᱭᱟᱜ ᱚᱲᱟᱜ ᱨᱮ ᱨᱮᱦᱚᱸ ᱚᱱᱟ ᱫᱚᱵᱚᱱ ᱫᱚᱦᱚ ᱧᱚᱜ ᱟᱠᱟᱜᱼᱟ ᱡᱟᱦᱟᱸ ᱠᱤ ᱚᱱᱟ ᱵᱚᱱ ᱢᱮᱛᱟᱜ ᱠᱟᱱᱟ ᱵᱷᱤᱛᱟᱹᱨ ᱟᱨ ᱟᱹᱛᱩ ᱡᱟᱠᱟᱛ ᱨᱮᱭᱟᱜ ᱵᱷᱤᱛᱟᱹᱨ ᱫᱚ ᱦᱩᱭᱩᱜ ᱠᱟᱱ ᱛᱟᱵᱚᱱᱟ ᱡᱟᱦᱮᱨ ᱚᱱᱟ ᱡᱟᱦᱮᱨ ᱨᱮ ᱟᱵᱚ ᱡᱟᱦᱟᱸ ᱦᱤᱞᱳᱜ ᱵᱚᱱ ᱵᱚᱸᱜᱟᱜᱼᱟ ᱡᱟᱦᱮᱨ ᱞᱮᱠᱟ ᱵᱚᱱ ᱢᱟᱱᱟᱣᱟ ᱟᱨ ᱚᱱᱟ ᱡᱟᱦᱮᱨ ᱫᱚ ᱚᱠᱟ ᱞᱮᱠᱟ ᱠᱚ ᱪᱟᱞᱟᱜᱼᱟ ᱚᱱᱟ ᱫᱚ ᱡᱚᱛᱚ ᱜᱚ ᱵᱟᱰᱟᱭ ᱨᱮᱦᱚᱸ ᱟᱨ ᱵᱟᱝᱠᱷᱟᱱ ᱫᱚ ᱵᱟᱵᱚᱱ ᱵᱟᱰᱟᱭ ᱨᱮᱦᱚᱸ ᱱᱚᱰᱮ ᱢᱟᱺᱡᱷᱤ ᱵᱟᱵᱟ ᱛᱟᱹᱠᱤᱱ ᱱᱤᱥᱪᱤᱛᱟ ᱢᱟᱺᱡᱷᱤ ᱵᱟᱵᱟ ᱛᱟᱹᱠᱤᱱ ᱠᱤᱱ ᱞᱟᱹᱭ ᱠᱮᱜᱼᱟ ᱫᱚ ᱤᱱᱟᱹ ᱦᱤᱞᱳᱜ ᱫᱚ ᱫᱚ ᱛᱤᱱᱟᱹᱜ ᱜᱟᱱ ᱦᱚᱲ ᱧᱮᱞᱚᱜ ᱠᱟᱱᱟ ᱵᱚᱸᱜᱟ ᱫᱚᱦᱚ ᱫᱚ ᱵᱚᱸᱜᱟ ᱡᱚᱦᱚᱜ ᱚᱠᱟ ᱞᱮᱠᱟ ᱠᱚ ᱪᱟᱞᱟᱜᱼᱟ ᱟᱫᱚ ᱛᱤᱱᱟᱹᱜ ᱜᱟᱱ ᱫᱚᱵᱚᱱ ᱢᱮᱱᱟ ᱥᱚᱲᱮ ᱡᱚᱢ ᱜᱮᱵᱚᱱ ᱪᱟᱞᱟᱜᱼᱟ ᱚᱠᱚᱭ ᱛᱟᱱᱟᱜ ᱡᱟᱦᱮᱨ ᱥᱮᱱ ᱠᱷᱚᱱᱮ ᱨᱩᱣᱟᱹᱲ ᱠᱟᱱ ᱫᱚᱵᱚᱱ ᱠᱩᱞᱤᱭᱮᱭᱟ ᱥᱚᱲᱮ ᱫᱚᱠᱚ ᱤᱥᱤᱱ ᱠᱮᱜᱼᱟ ᱪᱮ ᱵᱟᱝᱟ ᱟᱹᱣᱨᱤ ᱠᱚ ᱤᱥᱤᱱᱟ ᱛᱚᱵᱮ ᱱᱤᱛᱚᱜ ᱫᱚ ᱵᱟᱝ ᱦᱟᱛᱟᱲ ᱛᱤᱧᱟᱹ ᱱᱚᱜᱼᱚ ᱱᱚᱝᱠᱟᱜ ᱠᱟᱱᱟ ᱛᱤᱱ ᱡᱚᱦᱚᱜ ᱱᱟᱭᱠᱮ ᱡᱟᱦᱮᱨ ᱛᱮ ᱵᱚᱸᱜᱟᱭ ᱪᱟᱞᱟᱜ ᱠᱟᱱᱟ ᱩᱱᱤ ᱥᱟᱞᱟᱜ ᱛᱮᱜᱮ ᱡᱚᱛᱚ ᱦᱚᱲ ᱵᱚᱱ ᱪᱟᱞᱟᱜ ᱢᱟ ᱛᱤᱠᱤ ᱯᱷᱟᱨᱪᱟ ᱞᱩᱜᱽᱲᱤ ᱛᱮᱵᱚᱱ ᱪᱟᱞᱟᱜ ᱢᱟ ᱥᱟᱯᱷᱟ ᱞᱩᱜᱽᱲᱤ ᱛᱮᱵᱚᱱ ᱪᱟᱞᱟᱜ ᱢᱟ ᱡᱟᱦᱮᱨ ᱡᱚᱠᱷᱚᱱ ᱵᱚᱱ ᱪᱟᱞᱟᱜᱼᱟ ᱵᱚᱸᱜᱟᱜ ᱛᱮ ᱩᱱ ᱥᱚᱢᱚᱭ ᱫᱚ ᱱᱤᱥᱟᱹ ᱥᱮ ᱯᱟᱹᱨᱣᱟᱹ ᱠᱚ ᱧᱩ ᱠᱟᱛᱮ ᱫᱚ ᱵᱟᱵᱚᱱ ᱪᱟᱞᱟᱜᱼᱟ ᱟᱨ ᱚᱸᱰᱮ ᱵᱚᱸᱜᱟ ᱴᱷᱮᱱ ᱪᱤᱞ ᱪᱤᱞᱤ ᱠᱚᱠᱚ ᱵᱚᱸᱜᱟᱜ ᱠᱟᱱᱟ ᱪᱮᱫ ᱠᱚᱠᱚ ᱵᱚᱸᱜᱟᱜ ᱠᱟᱱᱟ ᱚᱱᱟ ᱡᱚᱛᱚ ᱚᱸᱰᱮ ᱥᱩᱨ ᱠᱟᱛᱮ ᱵᱟᱠᱷᱮᱲ ᱜᱚᱲ ᱫᱚ ᱡᱚᱛᱚ ᱦᱚᱲ ᱟᱹᱰᱤ ᱞᱟᱹᱠᱛᱤ ᱠᱟᱱᱟ ᱟᱨ ᱟᱨ ᱱᱚᱜᱼᱚ ᱱᱚᱝᱠᱟ ᱵᱚᱱ ᱪᱟᱞᱟᱜ ᱢᱟ ᱛᱚᱵᱮ ᱚᱠᱛᱚ ᱠᱚ ᱠᱷᱟᱴᱚ ᱤᱫᱤ ᱜᱮᱭᱟ ᱢᱩᱪᱟᱹᱫ ᱨᱮ ᱢᱤᱫᱴᱤᱡ ᱠᱟᱛᱷᱟ ᱱᱚᱣᱟ ᱜᱤᱧ ᱢᱮᱱᱟ ᱱᱤᱛᱚᱜ ᱠᱚ ᱟᱵᱚ ᱠᱚ ᱛᱟᱞᱟᱨᱮ ᱟᱹᱰᱤ ᱢᱟᱨᱟᱝ ᱮᱴᱠᱮᱴᱚᱬᱮ ᱟᱵᱚ ᱠᱚ ᱢᱩᱪᱟᱹᱫᱚᱜ ᱞᱮᱠᱟᱱ ᱢᱩᱠᱷᱟᱹᱨ ᱥᱮᱴᱮᱨ ᱟᱠᱟᱱᱟ ᱱᱚᱣᱟ ᱫᱚ ᱳᱰᱤᱥᱟ ᱵᱤᱦᱟᱨ ᱵᱮᱝᱜᱚᱞ ᱟᱨ ᱡᱷᱟᱲᱠᱷᱚᱸᱰ ᱱᱚᱣᱟ ᱠᱚ ᱥᱮᱱ ᱟᱹᱰᱤ ᱜᱚᱴᱟᱝ ᱚᱱᱩᱥᱴᱷᱟᱱ ᱟᱹᱰᱤ ᱜᱚᱴᱟᱝ ᱥᱚᱝᱜᱷᱚ ᱟᱹᱰᱤ ᱜᱚᱴᱟᱝ ᱜᱟᱶᱛᱟ ᱟᱹᱰᱤ ᱜᱚᱴᱟᱝ ᱥᱮᱢᱞᱮᱫ ᱤᱫᱤ ᱠᱟᱛᱮ ᱟᱱᱫᱳᱞᱚᱱ ᱪᱟᱞᱟᱜ ᱠᱟᱱᱟ ᱨᱮᱞ ᱡᱟᱢ ᱥᱴᱨᱟᱭᱤᱠ ᱪᱟᱞᱟᱜ ᱠᱟᱱᱟ ᱚᱯᱷᱤᱥ ᱵᱚᱱᱫ ᱪᱟᱞᱟᱜ ᱠᱟᱱᱟ ᱜᱟᱹᱰᱤ ᱢᱚᱴᱚᱨ ᱵᱚᱱᱫ ᱪᱟᱞᱟᱜ ᱠᱟᱱᱟ ᱚᱱᱟ ᱦᱩᱭᱩᱜ ᱠᱟᱱᱟ ᱥᱟᱨᱱᱟ ᱫᱷᱚᱨᱚᱢ ᱤᱫᱤ ᱠᱟᱛᱮ ᱜᱮ ᱥᱟᱱᱟᱢ ᱠᱚᱜᱮ ᱱᱮᱧ ᱞᱟᱹᱭ ᱫᱚᱦᱚ ᱟᱵᱚᱱ ᱠᱟᱱᱟ ᱟᱹᱰᱤ ᱜᱟᱱ ᱦᱚᱲ ᱵᱟᱵᱚᱱ ᱵᱟᱲᱟᱭ ᱟᱠᱟᱫ ᱛᱟᱦᱮᱸᱫ ᱠᱩᱲᱤ ᱦᱚᱯᱚᱱ ᱠᱚ ᱟᱹᱰᱤ ᱜᱟᱱ ᱵᱟᱠᱚ ᱵᱟᱲᱟᱭ ᱟᱠᱟᱫ ᱛᱟᱦᱮᱸᱫ ᱟᱵᱚᱣᱟᱜ ᱫᱷᱚᱨᱚᱢ ᱫᱚ ᱦᱩᱭᱩᱜ ᱠᱟᱱᱟ ᱥᱟᱨᱱᱟ ᱫᱷᱚᱨᱚᱢ ᱡᱟᱹᱛᱤ ᱫᱚ ᱦᱩᱭᱩᱜ ᱠᱟᱱ ᱛᱟᱵᱚᱱᱟ ᱥᱟᱱᱛᱟᱲ ᱟᱨ ᱱᱚᱣᱟ ᱫᱷᱚᱨᱚᱢ ᱡᱩᱫᱤ ᱟᱵᱚ ᱟᱫᱚᱜᱼᱟ ᱟᱵᱚ ᱥᱟᱱᱛᱟᱲ ᱠᱷᱚᱱ ᱵᱚᱱ ᱟᱫ ᱩᱛᱟᱹᱨᱚᱜᱼᱟ ᱱᱤᱛᱚᱜ ᱚᱱᱠᱟᱱᱟᱜ ᱥᱚᱢᱚᱭ ᱥᱮᱴᱮᱨ ᱟᱠᱟᱱᱟ ᱛᱚ ᱡᱮᱛᱮ ᱵᱚᱞᱮ ᱱᱤᱛᱚᱜ ᱚᱱᱟ ᱫᱩ ᱦᱟᱡᱟᱨ ᱮᱠᱩᱥ ᱦᱚᱲ ᱞᱮᱠᱟ ᱵᱷᱟᱨᱚᱛ ᱥᱚᱨᱠᱟᱨᱟᱜ ᱱᱚᱣᱟ ᱵᱮᱵᱚᱥᱛᱷᱟ ᱜᱮ ᱱᱚᱝᱠᱟᱱᱟ ᱫᱚᱥ ᱥᱮᱨᱢᱟ ᱨᱮ ᱫᱚᱥ ᱵᱚᱨᱥᱚ ᱨᱮ ᱢᱤᱫ ᱫᱷᱟᱣ ᱦᱚᱲᱮ ᱞᱮᱠᱷᱟ ᱵᱚᱱᱟ ᱱᱮᱥ ᱫᱚ ᱱᱚᱣᱟ ᱦᱚᱲ ᱞᱮᱠᱷᱟ ᱥᱮᱴᱮᱨ ᱟᱠᱟᱱᱟ ᱚᱱᱟ ᱦᱚᱲ ᱞᱮᱠᱷᱟ ᱨᱮ ᱥᱟᱱᱟᱢ ᱠᱚᱜᱮ ᱟᱵᱚ ᱥᱟᱨᱱᱟ ᱫᱷᱚᱨᱚᱢ ᱵᱚᱱ ᱚᱞᱢᱟ ᱟᱹᱰᱤ ᱜᱟᱱ ᱟᱵᱚ ᱟᱭᱳ ᱠᱚ ᱵᱟᱠᱚ ᱵᱟᱲᱟᱭ ᱟᱠᱟᱜᱼᱟ ᱚᱱᱟ ᱵᱚᱱ ᱪᱮᱫ ᱢᱟᱵᱚᱱ ᱟᱵᱚᱣᱟᱜ ᱫᱷᱚᱨᱚᱢ ᱫᱚ ᱦᱩᱭᱩᱜ ᱠᱟᱱᱟ ᱥᱟᱨᱱᱟ ᱟᱨ ᱟᱵᱚᱣᱟᱜ ᱫᱷᱚᱨᱚᱢ ᱯᱩᱛᱷᱤ ᱫᱚ ᱦᱩᱭᱩᱜ ᱠᱟᱱᱟ ᱦᱤᱛᱟᱹᱞ ᱡᱟᱦᱟᱸᱭ ᱜᱮ ᱟᱵᱚ ᱥᱟᱱᱛᱟᱲ ᱠᱚ ᱥᱟᱱᱛᱟᱲ ᱞᱮᱠᱟ ᱢᱩᱰᱟᱹ ᱢᱟᱦᱞᱮ ᱡᱟᱦᱮᱨ ᱨᱮᱵᱚᱱ ᱵᱚᱸᱜᱟ ᱵᱩᱨᱩᱜ ᱠᱟᱱᱟ ᱫᱟᱨᱮ ᱵᱩᱴᱟᱹ ᱨᱮᱵᱚᱱ ᱵᱚᱸᱜᱟ ᱵᱩᱨᱩᱜ ᱠᱟᱱᱟ ᱚᱱᱟ ᱡᱟᱦᱮᱨ ᱨᱮ ᱵᱚᱸᱜᱟ ᱵᱩᱨᱩ ᱦᱚᱲ ᱠᱚᱫᱚ ᱵᱚᱱ ᱥᱟᱨᱱᱟ ᱠᱟᱱᱟ ᱢᱚᱱᱫᱤᱨ ᱨᱮ ᱵᱚᱸᱜᱟ ᱵᱩᱨᱩ ᱦᱚᱲ ᱠᱚ ᱦᱚᱲ ᱠᱚᱫᱚ ᱠᱚ ᱦᱤᱱᱫᱩ ᱠᱟᱱᱟ ᱢᱚᱥᱡᱤᱫ ᱨᱮ ᱩᱱᱠᱩ ᱡᱟᱦᱟᱸ ᱠᱚ ᱯᱨᱟᱨᱛᱷᱚᱱᱟᱭᱟ ᱟᱞᱞᱟ ᱩᱱᱠᱩ ᱦᱩᱭᱩᱜ ᱠᱟᱱᱟ ᱠᱚ ᱢᱩᱥᱚᱞᱢᱟᱱ ᱢᱟ ᱤᱥᱞᱟᱢ ᱫᱷᱚᱨᱚᱢ ᱠᱚ ᱟᱨ ᱡᱟᱦᱟᱸᱭ ᱪᱚᱨᱪ ᱨᱮᱠᱚ ᱯᱨᱟᱨᱛᱷᱚᱱᱟᱭᱟ ᱜᱤᱨᱡᱟᱭᱟ ᱠᱚ ᱩᱱᱠᱩ ᱦᱩᱭᱩᱜ ᱠᱟᱱᱟ ᱠᱚ ᱠᱷᱨᱤᱥᱴᱟᱱ ᱫᱷᱚᱨᱢᱚ ᱡᱚᱛᱚ ᱫᱷᱚᱨᱚᱢ ᱨᱮᱱᱟᱜ ᱫᱷᱚᱨᱚᱢ ᱯᱩᱛᱷᱤ ᱟᱞᱟᱜᱟ ᱛᱚᱵᱮ ᱟᱵᱚ ᱡᱟᱦᱮᱨ ᱨᱮᱵᱚᱱ ᱵᱚᱸᱜᱟ ᱵᱩᱨᱩᱜ ᱠᱟᱱᱟ ᱟᱵᱚ ᱟᱵᱚᱣᱟᱜ ᱫᱷᱚᱨᱚᱢ ᱦᱩᱭᱩᱜ ᱠᱟᱱᱟ ᱥᱟᱨᱱᱟ ᱫᱷᱚᱨᱚᱢ ᱯᱩᱛᱷᱤ ᱦᱩᱭᱩᱜ ᱠᱟᱱᱟ ᱦᱤᱛᱟᱹᱞ ᱟᱫᱚ ᱱᱚᱜᱼᱚ ᱱᱚᱣᱟ ᱜᱮ ᱥᱟᱱᱟᱢ ᱠᱚ ᱟᱵᱚᱣᱟᱜ ᱫᱷᱚᱨᱚᱢ ᱵᱟᱠᱚ ᱵᱟᱲᱟᱭ ᱟᱠᱟᱫ ᱛᱟᱦᱮᱱ ᱵᱟᱠᱚ ᱪᱮᱫ ᱟᱠᱟᱫ ᱛᱟᱦᱮᱱ ᱡᱟᱦᱟᱸᱭ ᱦᱚᱸ ᱠᱩᱞᱤ ᱵᱚᱱ ᱨᱮᱦᱚᱸ ᱟᱵᱚ ᱫᱚ ᱦᱤᱱᱫᱩ ᱫᱚ ᱟᱞᱚᱢ ᱞᱟᱹᱭᱟ ᱪᱮᱫᱟᱜ ᱵᱟᱠᱷᱟᱱ ᱟᱢ ᱟᱢ ᱟᱢ ᱛᱮᱜᱮ ᱟᱢᱮᱢ ᱟᱫᱚᱜ ᱠᱟᱱᱟ ᱟᱵᱚᱣᱟᱜ ᱫᱷᱚᱨᱚᱢ ᱫᱚ ᱡᱚᱱᱚᱜᱚᱬᱱᱟ ᱨᱮ ᱦᱩᱭᱩᱜ ᱥᱠᱩᱞ ᱠᱚᱨᱮ ᱨᱮ ᱚᱞ ᱡᱚᱦᱚᱜ ᱨᱮ ᱦᱩᱭᱩᱜ ᱟᱵᱚ ᱫᱚ ᱥᱟᱨᱱᱟ ᱫᱷᱚᱨᱚᱢ ᱜᱮᱵᱚᱱ ᱞᱟᱹᱭ ᱢᱟ ᱟᱨ ᱚᱠᱛᱚ ᱠᱷᱟᱴᱚ ᱜᱮᱭᱟ ᱵᱟᱹᱲᱛᱤ ᱵᱟᱝ ᱢᱮᱱ ᱠᱟᱛᱮ ᱤᱧᱟᱹᱜ ᱠᱷᱟᱴᱚ ᱜᱟᱞᱚᱪ